ᱟᱨᱴᱤᱥ ᱠᱚᱫᱚ ᱥᱚᱢᱟᱡᱽ ᱨᱮᱭᱟᱜ ᱟᱹᱨᱤᱪᱟᱹᱞᱤ ᱦᱟᱨᱟ ᱵᱩᱨᱩᱭ ᱥᱮ ᱥᱚᱢᱟᱡᱽ ᱨᱮᱭᱟᱜ ᱟᱫᱚᱜ ᱠᱟᱱ ᱡᱤᱱᱤᱥ ᱥᱟᱵ ᱨᱟᱠᱟᱵ ᱨᱮ ᱟᱠᱚᱣᱟᱜ ᱫᱟᱢᱟᱱᱟ ᱚᱠᱛᱮ ᱠᱚ ᱮᱢᱮᱫ ᱠᱟᱱᱟ ᱥᱟᱱᱛᱟᱲ ᱥᱚᱢᱟᱡᱽ ᱨᱮᱱ ᱟᱨᱴᱤᱥᱴ ᱠᱚ ᱥᱟᱱᱛᱟᱞᱤ ᱤᱱᱰᱟᱥᱴᱨᱤ ᱦᱟᱨᱟ ᱨᱟᱠᱟᱵ ᱞᱟᱹᱜᱤᱫ ᱜᱚᱲᱚ ᱥᱚᱯᱚᱦᱚᱫ ᱥᱮ ᱢᱤᱢᱤᱫ ᱵᱩᱜᱤ ᱥᱚᱞᱦᱟ ᱮᱢᱟ ᱠᱚ ᱨᱮᱭᱟᱜ ᱡᱟᱹᱨᱩᱲ ᱯᱟᱲᱟᱣ ᱠᱟᱱᱟ ᱢᱮᱱᱛᱮ ᱟᱴᱠᱟᱨᱚᱜ ᱠᱟᱱᱟ ᱱᱩᱠᱩ ᱜᱮ ᱥᱟᱱᱛᱟᱲ ᱥᱚᱢᱟᱡᱽ ᱨᱮᱭᱟᱜ ᱦᱚᱨᱚᱜ ᱵᱟᱸᱫᱮ ᱟᱹᱨᱤᱪᱟᱹᱞᱤ ᱜᱚᱴᱟ ᱫᱷᱟᱹᱨᱛᱤ ᱨᱮ ᱯᱟᱥᱱᱟᱣ ᱥᱟᱶᱛᱮ ᱟᱹᱨᱤᱪᱟᱹᱞᱤ ᱨᱟᱹᱠᱷᱤ ᱡᱚᱜᱟᱣ ᱨᱮ ᱠᱩᱨᱩᱢᱩᱴᱩ ᱢᱮᱱᱟᱜ ᱠᱚᱣᱟ ᱵᱤᱴᱤᱟᱨ ᱨᱮᱱ ᱤ ᱮᱢ ᱩᱭᱤᱞᱥᱚᱱ ᱦᱟᱸᱥᱫᱟ ᱟᱜ ᱵᱩᱜᱤ ᱦᱩᱫᱤᱥ ᱠᱷᱟᱹᱛᱤᱨ ᱛᱮ ᱥᱮ ᱩᱱᱤᱭᱟᱜ ᱟᱹᱭᱩᱨ ᱛᱮ ᱦᱚᱞᱟ ᱦᱳᱴᱮᱞ ᱦᱤᱢᱟᱞᱚᱭᱟ ᱪᱷᱟᱯᱟᱜᱩᱲᱤ ᱵᱚᱜᱟᱭᱜᱟᱸᱣ ᱨᱮ ᱯᱷᱟᱨᱥᱴ ᱥᱟᱱᱛᱟᱞ ᱟᱨᱴᱤᱥ ᱠᱚᱱᱥᱞᱮᱵ ᱦᱩᱭ ᱥᱟᱹᱛ ᱮᱱᱟ ᱱᱚᱣᱟ ᱟᱠᱷᱲᱟ ᱨᱮ ᱵᱚᱰᱚ ᱯᱷᱤᱞᱢ ᱨᱮᱱ ᱰᱟᱭᱨᱮᱠᱴᱚᱨ ᱨᱟᱡᱟ ᱱᱟᱨᱡᱟᱨᱤ ᱟᱨ ᱵᱚᱰᱚ ᱯᱷᱤᱞᱢ ᱨᱮᱱ ᱮᱠᱴᱨᱮᱥ ᱯᱷᱩᱡᱤ ᱵᱩᱥᱢᱚᱛᱟᱨᱤ ᱟᱨ ᱥᱟᱱᱛᱟᱞᱤ ᱥᱩᱯᱟᱨᱥᱴᱟᱨ ᱯᱨᱤᱭᱚ ᱦᱮᱢᱵᱨᱚᱢ ᱟᱨ ᱟᱭᱢᱟ ᱜᱟᱱ ᱥᱟᱱᱛᱟᱞᱤ ᱟᱨᱴᱤᱥᱴ ᱠᱚ ᱥᱮᱴᱮᱨ ᱞᱮᱱᱛᱮ ᱟᱠᱷᱲᱟ ᱠᱚ ᱥᱟᱹᱠᱷᱤ ᱥᱚᱵᱷᱟ ᱞᱮᱫᱟ ᱱᱮᱞᱟ ᱵᱟᱵᱚᱱ ᱵᱤᱴᱤᱟᱨ ᱨᱮᱱ ᱤ ᱮᱢ ᱩᱭᱤᱞᱥᱚᱱ ᱦᱟᱸᱥᱫᱟ ᱟᱨ ᱯᱨᱤᱭᱚ ᱦᱮᱢᱵᱨᱚᱢ ᱪᱮᱫ ᱠᱤᱱ ᱢᱮᱱ ᱟᱠᱟᱫᱟ ᱟᱸᱡᱚᱢ ᱞᱟᱹᱜᱤᱫ ᱵᱚᱱ

ᱟᱨ ᱚᱱᱟ ᱠᱟᱨᱚᱱ ᱛᱮᱜᱮ ᱛᱮᱦᱮᱧ ᱱᱚᱣᱟ ᱯᱞᱟᱴᱯᱷᱚᱨᱢ ᱦᱩᱫᱤᱥ ᱮᱱᱟ ᱡᱮ ᱩᱱᱠᱩ ᱮᱢᱟ ᱠᱚ ᱡᱩᱲᱟ ᱱᱚᱣᱟ ᱢᱚᱧᱪᱚ ᱮᱢᱟ ᱠᱚ ᱡᱩᱲᱟ ᱚᱠᱟ ᱢᱚᱧᱪᱚ ᱨᱮ ᱩᱱᱠᱩ ᱥᱟᱶᱛᱮ ᱢᱤᱫᱴᱮᱱ ᱜᱟᱯᱟᱞᱢᱟᱨᱟᱣ ᱦᱩᱭᱩᱜ ᱚᱠᱟᱴᱟᱜ ᱢᱚᱧᱪᱚ ᱨᱮ ᱩᱱᱠᱩ ᱡᱮᱢᱚᱱ ᱢᱤᱫᱴᱮᱱ ᱥᱟᱨᱦᱟᱣ ᱠᱟᱛᱷᱟ ᱵᱚᱱ ᱮᱢ ᱫᱟᱲᱮᱭᱟᱠᱚ ᱢᱟᱱ ᱢᱟᱱᱚᱛ ᱵᱚᱱ ᱮᱢ ᱫᱟᱲᱮᱭᱟᱠᱚ ᱟᱨ ᱚᱱᱟ ᱞᱮᱠᱟᱛᱮ ᱩᱱᱠᱩ ᱠᱚ ᱞᱟᱹᱜᱤᱫ ᱢᱤᱫᱴᱮᱱ ᱢᱟᱱ ᱯᱚᱛᱨᱚ ᱥᱮ ᱢᱤᱫᱴᱮᱱ ᱥᱟᱨᱴᱤᱯᱷᱤᱠᱮᱴ ᱦᱚᱸ ᱨᱮᱰᱤ ᱟᱠᱟᱱᱟ ᱩᱱᱠᱩ ᱥᱟᱨᱦᱟᱣ ᱠᱟᱛᱷᱟ ᱮᱢᱟ ᱠᱚ ᱞᱟᱹᱜᱤᱫ ᱟᱨ ᱩᱱᱠᱩᱣᱟᱜ ᱚᱠᱟᱴᱟᱜ ᱠᱚᱱᱴᱨᱤᱵᱤᱭᱩᱥᱚᱱ ᱩᱱᱠᱩᱣᱟᱜ ᱚᱠᱟᱴᱟᱜ ᱚᱨᱤᱦᱚᱱᱟ ᱟᱵᱚᱣᱟᱜ ᱡᱟᱹᱛ ᱥᱚᱢᱟᱡᱽ ᱞᱟᱦᱟᱱᱛᱤ ᱨᱮ ᱚᱱᱟ ᱢᱤᱫᱴᱮᱱ ᱨᱤᱠᱚᱜᱱᱤᱥᱚᱱ ᱮᱢ ᱞᱟᱹᱜᱤᱫ ᱟᱨ ᱢᱤᱫᱴᱮᱱ ᱯᱚᱨᱤᱪᱚᱭ ᱮᱢ ᱞᱟᱹᱜᱤᱫ ᱱᱚᱣᱟ ᱠᱚ ᱛᱮᱦᱮᱧ ᱱᱚᱰᱮ ᱦᱩᱭᱩᱜ ᱠᱟᱱᱟ ᱟᱨ ᱵᱤᱥᱮᱥ ᱠᱟᱭᱛᱮᱧ ᱢᱮᱱ ᱠᱮᱭᱟ ᱡᱮ ᱢᱤᱫᱴᱮᱱ ᱢᱚᱧᱪᱚ ᱫᱚ ᱱᱚᱣᱟ ᱠᱟᱨᱚᱱ ᱛᱮᱦᱚᱸ ᱫᱚᱨᱠᱟᱨ ᱡᱮ ᱟᱠᱚ ᱛᱟᱞᱟᱨᱮ ᱪᱮᱫ ᱠᱚ ᱯᱨᱚᱵᱞᱮᱢ ᱥᱚᱢᱚᱥᱥᱟ ᱠᱚ ᱯᱷᱮᱥ ᱫᱟ ᱪᱮᱫ ᱞᱮᱠᱟᱱᱟᱜ ᱪᱮᱞᱮᱧᱡᱮᱥ ᱯᱨᱚᱛᱭᱟᱦᱵᱟᱱ ᱠᱚ ᱯᱷᱮᱥ ᱫᱟ ᱚᱱᱟ ᱠᱚ ᱡᱮᱢᱚᱱ ᱜᱟᱯᱟᱞ ᱢᱟᱨᱟᱣ ᱫᱟᱲᱮᱭᱟᱜ ᱟᱨ ᱚᱱᱟ ᱠᱟᱨᱚᱱ ᱛᱮᱜᱮ ᱱᱚᱰᱮ ᱥᱩᱨ ᱨᱮ ᱟᱵᱚᱨᱮᱱ ᱵᱚᱲᱚ ᱵᱚᱭᱦᱟ ᱢᱮᱱᱟᱜ ᱠᱚᱣᱟ ᱩᱱᱠᱩᱣᱟᱜ ᱵᱚᱲᱚ ᱯᱷᱤᱞᱢ ᱤᱱᱰᱟᱥᱴᱨᱤ ᱨᱮᱱ ᱠᱚ ᱢᱮᱱᱟᱜ ᱠᱚᱣᱟ ᱰᱟᱭᱨᱮᱠᱴᱚᱨ ᱥᱮ ᱛᱮᱦᱮᱧ ᱮᱠᱴᱚᱨ ᱮᱠᱴᱨᱮᱥ ᱠᱚ ᱛᱮᱦᱮᱧ ᱚᱱᱟ ᱠᱷᱚᱱ ᱦᱚᱸᱠᱚ ᱫᱮᱞᱟ ᱱᱮᱣᱛᱟ ᱦᱚᱪᱚ ᱠᱟᱱᱟ ᱡᱮᱢᱚᱱ ᱩᱱᱠᱩ ᱠᱚ ᱥᱟᱶᱛᱮ ᱦᱚᱸᱠᱚ ᱜᱟᱯᱟᱞ ᱢᱟᱨᱟᱣ ᱫᱟᱲᱮᱭᱟᱜ ᱡᱮ ᱵᱚᱲᱚ ᱯᱷᱤᱞᱢ ᱤᱱᱰᱟᱥᱴᱨᱤ ᱨᱮ ᱪᱮᱫ ᱪᱟᱞᱟᱜ ᱠᱟᱱᱟ ᱟᱵᱚᱣᱟᱜ ᱨᱮ ᱪᱮᱫ ᱪᱟᱞᱟᱜ ᱠᱟᱱᱟ ᱛᱚ ᱚᱱᱟ ᱠᱚᱢᱯᱮᱭᱟᱨ ᱠᱟᱛᱮ ᱡᱮᱢᱚᱱ ᱢᱤᱫᱴᱮᱱ ᱟᱵᱚ ᱞᱟᱹᱜᱤᱫ ᱜᱚᱲᱚ ᱥᱚᱯᱚᱦᱚᱫ ᱡᱮᱢᱚᱱ ᱦᱩᱭ ᱫᱟᱲᱮᱭᱟᱜ ᱥᱮ ᱞᱟᱦᱟᱜ ᱞᱟᱹᱜᱤᱫ ᱢᱤᱫᱴᱮᱱ ᱟᱨᱦᱚᱸ ᱢᱚᱡᱽ ᱟᱭ ᱩᱯᱟᱹᱭ ᱥᱮ ᱰᱟᱦᱟᱨ ᱡᱮᱢᱚᱱ ᱵᱚᱱ ᱧᱟᱢ ᱫᱟᱲᱮᱭᱟᱜ ᱦᱤᱡᱩᱜ ᱫᱷᱟᱣ ᱜᱚᱴᱟᱜ ᱠᱟᱱᱟ ᱡᱮᱢᱚᱱ ᱱᱚᱣᱟ ᱠᱷᱚᱱ ᱞᱟᱹᱴᱩ ᱟᱨᱦᱚᱸ ᱵᱚᱱ ᱦᱩᱭ ᱦᱚᱪᱚ ᱫᱟᱲᱮᱭᱟᱜ ᱚᱠᱟ ᱫᱚ ᱥᱴᱮᱴ ᱞᱮᱵᱮᱞ ᱱᱮᱥᱱᱟᱞ ᱞᱮᱵᱮᱞ ᱨᱮᱱ ᱡᱚᱛᱚ ᱦᱚᱲ ᱡᱮᱢᱚᱱ ᱡᱚᱛᱚ ᱡᱟᱭᱜᱟ ᱠᱷᱚᱱ ᱱᱚᱣᱟ ᱵᱮᱠᱜᱨᱟᱣᱩᱱᱰ ᱨᱮᱱ ᱠᱚ ᱡᱮᱢᱚᱱ ᱵᱚᱱ ᱫᱮᱞᱟ ᱱᱮᱣᱛᱟ ᱫᱚ ᱫᱟᱲᱮ ᱟᱠᱚ ᱟᱨ ᱚᱱᱟᱛᱮ ᱡᱮᱢᱚᱱ ᱟᱵᱚ ᱞᱟᱹᱜᱤᱫ ᱟᱨᱦᱚᱸ ᱰᱟᱦᱟᱨ ᱡᱮᱢᱚᱱ ᱡᱷᱤᱡᱩᱜ ᱢᱟ ᱟᱨ ᱟᱨᱴᱤᱯᱤᱥ ᱚᱣᱟᱱ ᱯᱚᱭᱮᱱᱴ ᱡᱤᱨᱳ ᱫᱚ ᱱᱚᱣᱟ ᱠᱟᱨᱚᱱ ᱛᱮ ᱧᱩᱛᱩᱢ ᱮᱱᱟ ᱡᱮ ᱯᱟᱹᱦᱤᱞ ᱫᱷᱟᱣ ᱱᱚᱣᱟ ᱦᱩᱭᱩᱜᱚᱜ ᱠᱟᱱᱟ ᱟᱥᱟᱢ ᱫᱤᱥᱚᱢ ᱨᱮ ᱚᱱᱟ ᱠᱟᱨᱚᱱ ᱛᱮ 1.0 ᱱᱮᱠᱥᱴ ᱫᱷᱟᱣ ᱦᱩᱭᱩᱜ ᱠᱷᱟᱱ 2.0 ᱦᱩᱭᱩᱜᱼᱟ ᱚᱱᱟ ᱫᱷᱟᱨᱟ ᱪᱟᱞᱟᱣ ᱤᱫᱤᱜᱼᱟ ᱛᱚ ᱱᱚᱣᱟ ᱠᱚ ᱠᱟᱱ ᱜᱮᱭᱟ ᱢᱮᱱ ᱡᱚᱥᱟᱨ ᱢᱚᱛᱞᱚᱵ ᱟᱨ ᱡᱮᱦᱮᱛᱩ ᱵᱚᱱ ᱵᱟᱲᱟᱭᱟ ᱡᱮ ᱜᱮᱞᱵᱟᱨ ᱦᱟᱡᱟᱨ ᱱᱟᱪᱚᱱᱤᱭᱟᱹ ᱢᱩᱱᱫᱟᱹᱲᱤᱭᱟᱹ ᱟᱨ ᱜᱟᱭᱱᱟ ᱠᱚ ᱱᱤᱭᱟᱹᱛᱮ ᱦᱤᱡᱩᱜ ᱠᱟᱱ ᱨᱟᱵᱟᱝ ᱫᱤᱱ ᱨᱮ ᱰᱤᱥᱮᱢᱵᱚᱨ ᱡᱟᱱᱩᱣᱟᱨᱤ ᱨᱮ ᱢᱤᱫᱴᱮᱱ ᱯᱟᱨᱯᱷᱚᱨᱢᱮᱱᱥ ᱩᱫᱩᱜ ᱞᱟᱹᱜᱤᱫ ᱡᱮᱦᱮᱛᱩ ᱢᱤᱫᱴᱮᱱ ᱜᱚᱴᱟᱜ ᱠᱟᱱᱟ ᱥᱮ ᱠᱩᱨᱩᱢᱩᱴᱩᱜ ᱠᱟᱱᱟ ᱱᱚᱣᱟ ᱨᱮᱦᱚᱸ ᱩᱱᱠᱩᱣᱟᱜ ᱟᱹᱰᱤ ᱢᱟᱨᱟᱝ ᱜᱚᱲᱚ ᱥᱚᱯᱚᱦᱚᱫ ᱡᱟᱹᱨᱩᱲᱟ ᱟᱨ ᱚᱱᱟ ᱞᱟᱹᱜᱤᱫ ᱛᱮᱜᱮ ᱛᱮᱦᱮᱧ ᱱᱚᱰᱮ ᱠᱚ ᱫᱮᱞᱟ ᱱᱮᱣᱛᱟ ᱦᱚᱪᱚ ᱠᱟᱱᱟ ᱡᱮᱢᱚᱱ ᱩᱱᱠᱩᱣᱟᱜ ᱜᱚᱲᱚ ᱥᱚᱯᱚᱦᱚᱫ ᱥᱮᱫ ᱞᱮᱠᱟᱛᱮ

ᱩᱱᱠᱩᱣᱟᱜ ᱢᱤᱫᱴᱮᱱ ᱡᱟᱦᱟᱸ ᱫᱚ ᱮᱠᱴᱤᱵᱷᱤᱥᱴ ᱟᱨ ᱟᱭᱤᱥ ᱠᱚ ᱧᱟᱯᱟᱢ ᱦᱩᱭ ᱠᱟᱱ ᱛᱟᱦᱮᱱᱟ ᱛᱚ ᱡᱚᱛᱚ ᱦᱚᱲ ᱱᱚᱣᱟ ᱥᱟᱞᱟᱜ ᱧᱟᱯᱟᱢ ᱦᱩᱭᱮᱱᱟ ᱱᱚᱣᱟ ᱯᱨᱳᱜᱨᱟᱢ ᱫᱟᱨᱟᱭ ᱛᱮ ᱩᱱᱠᱩ ᱟᱨᱴᱤᱥᱴ ᱦᱚᱸ ᱢᱤᱫ ᱢᱤᱫ ᱟᱨᱴᱤᱥᱴ ᱥᱚᱸᱜᱮ ᱛᱮᱠᱚ ᱧᱟᱯᱟᱢᱮᱱᱟ ᱟᱨ ᱟᱨ ᱢᱤᱫ ᱢᱟᱦᱟᱥᱚᱭ ᱠᱚ ᱥᱮ ᱵᱟᱨᱦᱮ ᱠᱷᱚᱱ ᱱᱮᱣᱛᱟ ᱯᱮᱲᱟ ᱠᱚ ᱥᱟᱞᱟᱜ ᱚᱱᱠᱟᱱ ᱢᱤᱫ